ᱡᱚᱦᱟᱨ ᱜᱮ ᱥᱟᱱᱟᱢ ᱠᱚ ᱤᱧ ᱜᱮ ᱥᱟᱱᱛᱟᱲ ᱦᱚᱯᱚᱱ ᱟᱨ ᱛᱮᱦᱮᱧ ᱟᱯᱮ ᱠᱚ ᱵᱟᱰᱟᱭ ᱦᱚᱪᱚ ᱯᱮᱭᱟ ᱤᱧ ᱟᱨ ᱤᱧᱟᱹᱜ ᱢᱟᱨᱟᱝ ᱵᱩᱨᱩ ᱥᱚᱢᱵᱚᱱᱫᱷᱮ ᱛᱮ ᱢᱟᱨᱟᱝ ᱵᱩᱨᱩ ᱡᱚᱦᱟᱨ ᱟᱢᱤᱧ ᱢᱟᱨᱟᱝ ᱵᱩᱨᱩ ᱜᱩᱡᱩᱜ ᱨᱮᱦᱚᱸ ᱢᱟᱨᱟᱝ ᱵᱩᱨᱩ ᱵᱟᱧᱪᱟᱜ ᱨᱮᱦᱚᱸ ᱢᱟᱨᱟᱝ ᱵᱩᱨᱩ ᱡᱟᱱᱟᱢᱚᱜ ᱨᱮᱦᱚᱸ ᱢᱟᱨᱟᱝ ᱵᱩᱨᱩ ᱟᱨ ᱢᱟᱭᱟᱢ ᱨᱮᱦᱚᱸ ᱢᱟᱨᱟᱝ ᱵᱩᱨᱩ ᱚᱱᱠᱟ ᱜᱮ ᱦᱚᱯᱚᱱ ᱠᱷᱚᱱᱟᱜ ᱱᱚᱣᱟ ᱢᱟᱨᱟᱝ ᱵᱩᱨᱩ ᱤᱧᱟᱹᱜ ᱥᱩᱠ ᱥᱟᱱᱛᱤ ᱟᱥᱟ ᱵᱷᱚᱨᱥᱟ ᱫᱟᱲᱮ ᱥᱟᱱᱟᱢᱟᱜ ᱨᱮᱜᱮ ᱢᱮᱥᱟ ᱢᱮᱱᱟᱜᱼᱟ ᱪᱮᱫᱟᱜ ᱥᱮ ᱵᱟᱝᱢᱟ ᱵᱮᱲᱟ ᱨᱟᱠᱟᱵ ᱞᱟᱦᱟ ᱠᱷᱚᱱᱟᱜ ᱤᱧ ᱧᱮᱞᱮᱭᱟ ᱢᱟᱨᱟᱝ ᱵᱩᱨᱩ ᱛᱤᱸᱜᱩ ᱟᱠᱟᱱᱟᱭ ᱠᱚᱭᱚᱜ ᱟᱠᱟᱫᱟᱭ ᱫᱮᱞᱟ ᱟᱹᱧ ᱠᱟᱱᱟ ᱥᱮᱛᱟᱜ ᱯᱟᱭᱟᱨ ᱨᱮᱭ ᱢᱮᱛᱟᱹᱧ ᱠᱟᱱᱟ ᱥᱮᱛᱟᱜ ᱡᱚᱦᱟᱨ ᱚᱱᱠᱟ ᱠᱟᱛᱮ ᱥᱤᱧ ᱚᱠᱛᱮ ᱥᱮᱛᱟᱜ ᱨᱮ ᱥᱟᱠᱟᱢ ᱫᱟᱹᱛᱟᱹᱱᱤ ᱠᱟᱴ ᱥᱟᱱᱟᱢᱟᱜ ᱜᱮ ᱚᱸᱰᱮ ᱠᱷᱚᱱᱟᱜ ᱤᱧ ᱥᱚᱝᱜᱨᱚᱦᱚᱭᱟ ᱪᱮᱫᱟᱜ ᱚᱸᱰᱮ ᱠᱷᱚᱱᱟᱜ ᱥᱤᱧᱟᱜ ᱡᱟᱦᱟᱸ ᱠᱚ ᱫᱚᱨᱠᱟᱨ ᱠᱟᱱ ᱛᱤᱧᱟᱹ ᱡᱚᱛᱚᱢ ᱠᱤᱪᱷᱩ ᱚᱸᱰᱮ ᱠᱷᱚᱱᱟᱜ ᱜᱤᱧ ᱟᱹᱜᱩᱭᱮᱫᱟ ᱟᱨ ᱤᱧᱟᱹᱜ ᱜᱷᱟᱨᱚᱸᱡᱽ ᱨᱮ ᱢᱮᱱᱟᱜ ᱠᱚ ᱥᱤᱢ ᱥᱩᱠᱨᱤ ᱢᱤᱦᱩ ᱢᱮᱨᱚᱢ ᱥᱟᱱᱟᱢ ᱠᱚ ᱤᱫᱤ ᱠᱟᱛᱮ ᱚᱱᱟ ᱵᱩᱨᱩ ᱠᱚᱞᱮ ᱛᱮᱧ ᱪᱟᱞᱟᱜᱼᱟ ᱚᱸᱰᱮ ᱤᱧ ᱨᱮᱱ ᱜᱟᱹᱭ ᱠᱟᱰᱟ ᱢᱤᱦᱩ ᱢᱮᱨᱚᱢ ᱵᱷᱮᱰᱟ ᱩᱱᱠᱩᱧ ᱟᱹᱛᱤᱧ ᱠᱚᱣᱟ ᱟᱨ ᱤᱧ ᱜᱤᱧ ᱢᱟᱦᱨᱟᱭᱟ ᱩᱱᱠᱩ ᱟᱹᱛᱤᱧ ᱚᱠᱛᱮ ᱤᱧ ᱫᱚ ᱵᱩᱨᱩ ᱠᱚᱞᱮ ᱨᱮ ᱢᱮᱱᱟᱜ ᱫᱟᱨᱮ ᱠᱚ ᱥᱮ ᱡᱤᱵᱽ ᱡᱤᱭᱟᱹᱞᱤ ᱠᱚ ᱥᱟᱶ ᱤᱧ ᱟᱹᱰᱤ ᱢᱚᱡᱽ ᱛᱤᱧ ᱛᱟᱦᱮᱱᱟ ᱫᱟᱨᱮ ᱨᱤᱧ ᱜᱩᱜᱩᱜᱼᱟ ᱡᱚ ᱵᱟᱦᱟ ᱠᱚᱧ ᱜᱚᱫᱟ ᱪᱮᱬᱮ ᱪᱤᱯᱨᱩᱫ ᱠᱚ ᱥᱟᱶ ᱨᱚᱲ ᱤᱧ ᱞᱟᱸᱫᱟ ᱤᱧ ᱠᱷᱮᱞᱰᱩ ᱤᱧ ᱨᱟᱹᱥᱠᱟᱹ ᱤᱧ ᱯᱷᱩᱨᱛᱤ ᱤᱧ ᱟᱨ ᱩᱱᱠᱩ ᱦᱚᱸ ᱤᱧ ᱥᱟᱞᱟᱜ ᱱᱤᱡᱷᱩᱢ ᱫᱟᱨᱮ ᱵᱩᱴᱟᱹ ᱨᱮ ᱤᱧᱤᱧ ᱫᱩᱲᱩᱵ ᱠᱚᱜᱼᱟ ᱢᱟᱨᱟᱝ ᱵᱩᱨᱩᱣᱟᱜ ᱠᱟᱛᱷᱟᱧ ᱩᱭᱦᱟᱹᱨᱟ ᱟᱨ ᱢᱟᱨᱟᱝ ᱵᱩᱨᱩᱣᱟᱜ ᱠᱚᱞᱮ ᱨᱮ ᱤᱧ ᱜᱩᱲᱫᱟᱹᱣ ᱵᱟᱲᱟᱭᱟ ᱚᱱᱠᱟ ᱠᱟᱛᱮ ᱛᱤᱠᱤᱱᱚᱜᱼᱟ ᱛᱟᱨᱟᱥᱤᱧᱚᱜᱼᱟ ᱤᱧ ᱨᱮᱱ ᱜᱟᱹᱭ ᱠᱟᱰᱟ ᱵᱷᱮᱰᱟ ᱢᱤᱦᱩ ᱢᱮᱨᱚᱢ ᱥᱟᱱᱟᱢ ᱠᱚ ᱵᱤᱜᱼᱟ ᱢᱟᱨᱟᱝ ᱵᱩᱨᱩᱣᱟᱜ ᱡᱚᱢᱟᱜ ᱧᱩᱣᱟᱜ ᱛᱮ ᱚᱱᱠᱟ ᱠᱟᱛᱮ ᱜᱮ ᱵᱤ ᱯᱚᱨᱮ ᱤᱧ ᱦᱚᱸᱧ ᱨᱟᱹᱥᱠᱟᱹ ᱵᱷᱟᱜᱟᱜᱼᱟ ᱥᱩᱠ ᱤᱧ ᱧᱟᱢᱟ ᱥᱟᱱᱛᱤᱧ ᱵᱩᱡᱷᱟᱹᱣᱟ ᱟᱨᱤᱧ ᱨᱩᱣᱟᱹᱲᱟ ᱚᱲᱟᱜ ᱨᱮ ᱤᱧ ᱨᱮᱱ ᱜᱟᱹᱭ ᱠᱟᱰᱟ ᱵᱷᱮᱰᱟ ᱢᱤᱦᱩ ᱢᱮᱨᱚᱢ ᱡᱚᱛᱚᱧ ᱛᱚᱞ ᱠᱚᱣᱟ ᱟᱨ ᱤᱧᱟᱹᱜ ᱡᱟᱦᱟᱸ ᱠᱚᱧ ᱟᱹᱜᱩ ᱟᱠᱟᱫ ᱡᱚᱢᱟᱜ ᱠᱚ ᱧᱟᱢ ᱟᱠᱟᱫ ᱚᱱᱟ ᱠᱚ ᱚᱲᱟᱜ ᱨᱮᱧ ᱮᱢᱟ ᱠᱚᱣᱟ ᱟᱨ ᱤᱧ ᱦᱚᱸᱧ ᱡᱚᱢᱟ ᱚᱱᱠᱟ ᱠᱟᱛᱮ ᱜᱮ ᱱᱚᱣᱟ ᱢᱟᱨᱟᱝ ᱵᱩᱨᱩ ᱟᱨ ᱦᱚᱸᱧ ᱱᱮᱦᱚᱨ ᱟᱭᱟ ᱪᱮᱫᱟᱜ ᱥᱮ ᱵᱟᱝᱢᱟ ᱛᱮᱦᱮᱧᱟᱜ ᱫᱤᱱ ᱫᱚ ᱱᱚᱝᱠᱟ ᱠᱟᱛᱮ ᱤᱧ ᱯᱟᱨᱚᱢ ᱫᱟᱲᱮᱭᱟᱫᱟ ᱢᱮᱱᱛᱮ ᱱᱩᱭ ᱢᱟᱨᱟᱝ ᱵᱩᱨᱩ ᱡᱩᱫᱤ ᱵᱟᱭ ᱛᱟᱦᱮᱸ ᱠᱚᱜᱼᱟ ᱦᱚᱭᱛᱚ ᱛᱮᱦᱮᱧᱟᱜ ᱡᱚᱢᱟᱜ ᱧᱩᱣᱟᱜ ᱫᱚ ᱵᱟᱹᱧ ᱧᱟᱢ ᱠᱮᱭᱟ ᱯᱟᱞᱮ ᱚᱱᱠᱟ ᱠᱟᱛᱮ ᱜᱮ ᱛᱟᱨᱟᱥᱤᱧ ᱟᱹᱭᱩᱵᱚᱜᱼᱟ ᱧᱤᱫᱟᱹᱜᱼᱟ ᱢᱟᱨᱟᱝ ᱵᱩᱨᱩᱧ ᱡᱚᱦᱟᱨ ᱟᱭᱟ ᱱᱮᱦᱚᱨ ᱟᱭᱟ ᱡᱮ ᱜᱟᱯᱟ ᱟᱨᱦᱚᱸ ᱱᱚᱝᱠᱟ ᱜᱤᱧ ᱦᱤᱡᱩᱜ ᱫᱟᱲᱮᱭᱟᱜ ᱢᱟ ᱥᱮ ᱟᱨᱦᱚᱸᱧ ᱵᱟᱧᱪᱟᱣ ᱛᱟᱦᱮᱸ ᱫᱟᱲᱮᱭᱟᱜ ᱢᱟ ᱚᱵᱷᱟᱵ ᱵᱟᱹᱱᱩᱜ ᱟᱱ ᱛᱤᱧᱟ ᱟᱨ ᱡᱩᱫᱤ ᱟᱱᱟᱴ ᱜᱮ ᱦᱩᱭᱩᱜᱼᱟ ᱛᱚᱠᱷᱚᱱ ᱫᱚ ᱟᱨᱦᱚᱸ ᱯᱷᱤᱨ ᱪᱤᱠᱟᱹᱭᱟᱹᱧ ᱢᱟᱨᱟᱝ ᱵᱩᱨᱩ ᱴᱷᱮᱱ ᱥᱮᱱ ᱠᱟᱛᱮ ᱟᱨᱦᱚᱸᱧ ᱱᱮᱦᱚᱨᱚᱜᱼᱟ ᱟᱨᱦᱚᱸᱧ ᱡᱚᱦᱟᱨ ᱟᱭᱟ ᱡᱮ ᱪᱟᱸᱫᱚ ᱵᱚᱸᱜᱟ ᱥᱮ ᱢᱟᱨᱟᱝ ᱵᱩᱨᱩ ᱱᱚᱣᱟ ᱟᱱᱟᱴ ᱨᱤᱧ ᱯᱟᱲᱟᱣ ᱠᱟᱱᱟ ᱢᱟᱨᱟᱝ ᱵᱩᱨᱩ ᱠᱚᱞᱮ ᱨᱮ ᱢᱮᱱᱟᱜ ᱫᱤᱥᱚᱢ ᱡᱟᱦᱮᱨ ᱛᱷᱟᱱ ᱚᱸᱰᱮᱧ ᱯᱨᱟᱨᱛᱷᱚᱱᱟᱭᱟ ᱢᱟᱱᱟ ᱵᱟᱨᱚᱱ ᱵᱟᱹᱱᱩᱜᱼᱟ ᱡᱟᱦᱟᱸ ᱛᱤᱨᱮᱜᱤᱧ ᱥᱮᱱ ᱠᱟᱛᱮ ᱤᱧ ᱯᱨᱟᱨᱛᱷᱚᱱᱟᱭᱟ ᱡᱟᱦᱟᱱᱟᱜ ᱫᱩᱠ ᱵᱤᱯᱚᱫ ᱨᱤᱧ ᱯᱟᱲᱟᱜ ᱨᱮᱦᱚᱸᱧ ᱯᱨᱟᱨᱛᱷᱚᱱᱟᱭᱟ ᱱᱮᱦᱚᱨᱚᱜᱼᱟ ᱡᱮ ᱢᱟᱨᱟᱝ ᱵᱩᱨᱩ ᱤᱧ ᱱᱚᱣᱟ ᱨᱮᱧ ᱯᱟᱲᱟᱣ ᱠᱟᱱᱟ ᱱᱚᱣᱟ ᱚᱥᱩᱵᱤᱫᱷᱟ ᱨᱮᱧ ᱯᱟᱲᱟᱣ ᱠᱟᱱᱟ ᱱᱚᱣᱟ ᱵᱟᱧᱪᱟᱣ ᱠᱟᱹᱧ ᱢᱮ ᱟᱨ ᱚᱱᱠᱟ ᱠᱟᱛᱮ ᱜᱮ ᱤᱧ ᱦᱚᱸᱭ ᱵᱟᱧᱪᱟᱣᱤᱧᱟ ᱟᱨ ᱚᱱᱟ ᱵᱟᱵᱚᱛ ᱛᱮ ᱪᱟᱸᱫᱚ ᱵᱚᱸᱜᱟ ᱫᱮᱵᱟ ᱥᱮᱵᱟ ᱥᱮ ᱢᱟᱨᱟᱝ ᱵᱩᱨᱩ ᱫᱮᱵᱟ ᱥᱮᱵᱟ ᱞᱟᱹᱜᱤᱫ ᱛᱮ ᱤᱧ ᱦᱚᱸ ᱵᱟᱦᱟ ᱨᱮ ᱢᱟᱜ ᱢᱚᱬᱮ ᱨᱮ ᱱᱚᱝᱠᱟᱱ ᱵᱚᱪᱷᱚᱨ ᱠᱤ ᱵᱚᱪᱷᱚᱨ ᱢᱟᱥ ᱠᱤ ᱢᱟᱥ ᱱᱚᱝᱠᱟ ᱢᱮᱨᱚᱢ ᱵᱚᱫᱟ ᱥᱮ ᱥᱤᱢ ᱤᱧ ᱵᱚᱸᱜᱟ ᱟᱭᱟ ᱢᱟᱭᱟᱢ ᱨᱟᱥᱟ ᱛᱮ ᱟᱭᱟᱜ ᱛᱮᱛᱟᱝ ᱡᱤᱣᱤᱧ ᱛᱤᱨᱯᱤᱫ ᱛᱟᱭᱟ ᱚᱱᱠᱟ ᱠᱟᱛᱮ ᱜᱮ ᱢᱟᱨᱟᱝ ᱵᱩᱨᱩ ᱦᱚᱸ ᱟᱹᱰᱤ ᱜᱮᱭ ᱫᱩᱞᱟᱹᱲᱤᱧᱟ ᱟᱹᱰᱤ ᱜᱮᱭ ᱥᱮᱵᱟᱧᱟ ᱤᱧ ᱦᱚᱸ ᱟᱡ ᱤᱧ ᱥᱮᱵᱟᱭᱮᱭᱟ ᱟᱨ ᱟᱹᱰᱤ ᱜᱮᱭ ᱩᱯᱚᱠᱟᱨᱤᱧᱟ ᱤᱧ ᱦᱚᱸ ᱚᱱᱠᱟ ᱜᱮ ᱱᱩᱭ ᱢᱟᱨᱟᱝ ᱵᱩᱨᱩᱧ ᱫᱮᱵᱟ ᱥᱮᱵᱟ ᱟᱹᱜᱩ ᱟᱠᱟᱫᱮᱭᱟ ᱦᱚᱯᱚᱱ ᱠᱷᱚᱱᱟᱜ ᱱᱤᱛᱚᱜ ᱫᱷᱟᱹᱨᱤᱡ ᱛᱮ ᱵᱤᱨ ᱵᱩᱨᱩ ᱨᱮᱱᱟᱜ ᱠᱚᱞᱮ ᱨᱮ ᱢᱮᱱᱟᱜ ᱪᱮᱬᱮ ᱪᱤᱯᱲᱩ ᱠᱚ ᱵᱤᱨ ᱵᱩᱨᱩ ᱫᱟᱨᱮ ᱱᱟᱹᱲᱤ ᱠᱚ ᱩᱱᱠᱩ ᱥᱟᱞᱟᱜ ᱟᱹᱰᱤ ᱢᱚᱡᱽ ᱛᱮ ᱤᱧ ᱦᱚᱸᱧ ᱠᱷᱟᱸᱰᱟᱣ ᱮᱫᱟ ᱡᱤᱭᱚᱱ ᱠᱚ ᱥᱟᱱᱛᱤᱧ ᱧᱟᱢ ᱮᱫᱟ ᱥᱩᱠᱤᱧ ᱧᱟᱢ ᱮᱫᱟ ᱡᱤᱭᱚᱱ ᱜᱷᱟᱨᱚᱸᱡᱽ ᱤᱧ ᱛᱚᱨᱟᱣ ᱮᱫᱟ ᱟᱨ ᱤᱧ ᱞᱮᱠᱟ ᱟᱭᱢᱟ ᱦᱚᱲ ᱠᱚ ᱢᱮᱱᱟᱜ ᱠᱚᱣᱟ ᱡᱟᱦᱟᱸᱭ ᱫᱚ ᱫᱩᱠ ᱵᱤᱯᱚᱫ ᱨᱮᱠᱚ ᱯᱟᱲᱟᱜ ᱠᱟᱱᱟ ᱩᱱᱠᱩ ᱦᱚᱸ ᱱᱚᱣᱟ ᱡᱟᱭᱜᱟ ᱨᱮ ᱠᱚ ᱫᱟᱹᱲ ᱦᱤᱡᱩᱜᱼᱟ ᱟᱨ ᱢᱟᱨᱟᱝ ᱵᱩᱨᱩ ᱠᱚ ᱩᱭᱦᱟᱹᱨᱮᱭᱟ ᱩᱱᱤ ᱫᱤᱥᱟᱹ ᱛᱮ ᱡᱤᱣᱤ ᱨᱮ ᱥᱩᱠ ᱥᱟᱱᱛᱤ ᱢᱚᱱᱮ ᱨᱮ ᱫᱟᱲᱮ ᱟᱥᱟ ᱵᱷᱚᱨᱥᱟ ᱠᱚ ᱧᱟᱢᱟ ᱟᱨ ᱟᱠᱚᱣᱟᱜ ᱟᱱᱟᱴ ᱠᱷᱚᱱᱟᱜ ᱠᱚ ᱥᱟᱦᱟᱜᱼᱟ ᱟᱞᱮ ᱨᱮᱱ ᱯᱩᱨᱩᱫᱷᱩᱞ ᱠᱚ ᱢᱮᱱᱟᱜ ᱠᱚᱣᱟ ᱩᱱᱠᱩ ᱦᱚᱸ ᱱᱟᱭᱛᱮ ᱱᱟᱯᱟᱭ ᱛᱮ ᱟᱞᱮᱭᱟᱜ ᱫᱮᱵᱟ ᱥᱮᱵᱟ ᱠᱚ ᱮᱢᱟ ᱞᱮᱭᱟ ᱟᱞᱮᱭᱟᱜ ᱫᱮᱵᱟ ᱥᱮᱵᱟ ᱱᱚᱝᱠᱟ ᱠᱟᱛᱮ ᱜᱮ ᱢᱟᱨᱟᱝ ᱵᱩᱨᱩ ᱴᱷᱮᱱ ᱠᱷᱚᱱ ᱞᱮ ᱧᱟᱢᱟ ᱟᱨ ᱤᱧ ᱦᱚᱸᱧ ᱧᱟᱢ ᱟᱹᱜᱩ ᱟᱠᱟᱫᱟ ᱚᱱᱟᱛᱮ ᱡᱚᱦᱟᱨ ᱟᱭᱤᱧ ᱤᱧ ᱨᱮᱱ ᱢᱟᱨᱟᱝ ᱵᱩᱨᱩ ᱱᱮᱦᱚᱨ ᱟᱭᱤᱧ ᱢᱟᱨᱟᱝ ᱵᱩᱨᱩ ᱦᱤᱨᱞᱟᱹ ᱢᱟᱨᱟᱝ ᱵᱩᱨᱩ ᱵᱤᱨ ᱵᱩᱨᱩ ᱨᱮ ᱢᱮᱱᱟᱜ ᱫᱟᱨᱮ ᱱᱟᱹᱲᱤ ᱫᱟᱨᱮ ᱫᱩᱧ ᱜᱮᱫᱟ ᱟᱨᱦᱚᱸ ᱫᱟᱨᱮ ᱦᱚᱸᱧ ᱨᱚᱦᱚᱭᱟ ᱚᱱᱟᱛᱮ ᱱᱟᱱᱟ ᱦᱩᱱᱟᱹᱨ ᱡᱤᱱᱤᱥᱤᱧ ᱵᱮᱱᱟᱣᱟ ᱱᱟᱦᱮᱞᱤᱧ ᱵᱮᱱᱟᱣᱟ ᱠᱩᱰᱤᱧ ᱵᱮᱱᱟᱣᱟ ᱡᱷᱩᱲᱤᱧ ᱵᱮᱱᱟᱣᱟ ᱚᱲᱟᱜ ᱤᱧ ᱵᱮᱱᱟᱣᱟ ᱪᱷᱟᱛ ᱤᱧ ᱫᱟᱞᱚᱵᱟ ᱫᱩᱲᱩᱵ ᱪᱮᱭᱟᱨ ᱤᱧ ᱵᱮᱱᱟᱣᱟ ᱯᱟᱨᱠᱚᱢ ᱤᱧ ᱵᱮᱱᱟᱣᱟ ᱠᱚᱴᱷᱮᱧ ᱵᱮᱱᱟᱣᱟ ᱴᱚᱠᱴᱟ ᱯᱚᱥᱤᱧ ᱵᱮᱱᱟᱣᱟ ᱟᱨᱦᱚᱸ ᱱᱟᱱᱟ ᱦᱩᱱᱟᱹᱨ ᱡᱤᱱᱤᱥ ᱡᱟᱦᱟᱸᱛᱮ ᱤᱧᱟᱹᱜ ᱥᱩᱞᱩᱠ ᱜᱷᱟᱨᱚᱸᱡᱽ ᱥᱮ ᱡᱚᱢᱟᱜ ᱧᱩᱣᱟᱜ ᱥᱮ ᱪᱟᱥ ᱟᱵᱟᱫᱽ ᱤᱧᱤᱧ ᱠᱚᱨᱟᱣ ᱫᱟᱲᱮᱭᱟᱜ ᱟᱨ ᱚᱱᱠᱟ ᱠᱟᱛᱮᱫ ᱜᱮ ᱡᱤᱭᱚᱱᱤᱧ ᱠᱷᱟᱸᱰᱟᱣ ᱤᱫᱤᱭᱮᱫᱟ ᱚᱵᱷᱟᱵᱽ ᱵᱟᱹᱱᱩᱜᱼᱟ ᱟᱱᱟᱴ ᱦᱚᱸ ᱵᱟᱹᱱᱩᱜᱼᱟ ᱚᱵᱷᱟᱵᱽ ᱟᱱᱟᱴ ᱛᱟᱦᱮᱸ ᱞᱮᱱᱠᱷᱟᱱ ᱜᱮ ᱟᱨᱦᱚᱸ ᱢᱟᱨᱟᱝ ᱵᱩᱨᱩ ᱠᱚᱞᱮ ᱨᱮ ᱫᱟᱹᱲ ᱤᱫᱤ ᱠᱟᱛᱮ ᱢᱟᱨᱟᱝ ᱵᱩᱨᱩ ᱴᱷᱮᱱᱤᱧ ᱱᱮᱦᱚᱨᱚᱜᱼᱟ ᱟᱨᱤᱧ ᱢᱮᱛᱟᱭᱟ ᱢᱟᱨᱟᱝ ᱵᱩᱨᱩ ᱱᱚᱝᱠᱟᱱ ᱟᱱᱟᱴ ᱨᱤᱧ ᱯᱟᱲᱟᱣ ᱠᱟᱱᱟ ᱱᱚᱝᱠᱟᱱᱟᱜ ᱚᱥᱩᱵᱤᱫᱷᱟ ᱨᱤᱧ ᱯᱟᱲᱟᱣ ᱠᱟᱱᱟ ᱥᱟᱹᱨᱤᱜᱮ ᱢᱟᱨᱟᱝ ᱵᱩᱨᱩ ᱤᱧᱮ ᱜᱚᱲᱚ ᱮᱢ ᱠᱟᱣᱫᱤᱧᱟ ᱟᱨ ᱢᱟᱨᱟᱝ ᱵᱩᱨᱩ ᱫᱟᱲᱮᱭ ᱮᱢ ᱠᱟᱣᱫᱤᱧᱟ ᱤᱧ ᱱᱤᱛ ᱦᱚᱸ ᱢᱚᱡᱽ ᱨᱮ ᱢᱤᱱᱟᱹᱧᱟ ᱵᱟᱧᱪᱟᱣ ᱨᱮ ᱢᱤᱱᱟᱹᱧᱟ ᱟᱹᱰᱤ ᱢᱚᱡᱽ ᱤᱧ ᱵᱩᱡᱷᱟᱹᱣ ᱮᱫᱟ ᱡᱮ ᱢᱟᱨᱟᱝ ᱵᱩᱨᱩ ᱤᱧ ᱫᱟᱲᱮ ᱮᱢ ᱠᱟᱣᱫᱤᱧᱟ ᱥᱮ ᱤᱧᱟᱹᱜ ᱜᱚᱲᱚᱭ ᱤᱢᱟᱹᱧ ᱠᱟᱱᱟ ᱥᱟᱨᱟ ᱜᱷᱟᱹᱲᱤ ᱜᱮ ᱢᱟᱨᱟᱝ ᱵᱩᱨᱩ ᱤᱧᱮ ᱦᱚᱦᱚᱣᱟᱹᱧᱟ ᱫᱮᱞᱟᱣᱟᱹᱧᱟᱭ ᱜᱟᱹᱫᱩᱡ ᱤᱧᱟᱭ ᱤᱧᱟᱹᱜ ᱫᱩᱠ ᱛᱮ ᱟᱡ ᱮ ᱫᱩᱠᱚᱜᱼᱟ ᱤᱧᱟᱜ ᱥᱩᱠ ᱛᱮ ᱟᱡ ᱮ ᱥᱩᱠᱚᱜᱼᱟ ᱨᱩᱣᱟᱹᱜ ᱨᱮ ᱦᱟᱹᱥᱩᱜ ᱨᱮ ᱨᱟᱱ ᱨᱮ ᱢᱩᱨᱜᱟᱹᱱ ᱨᱮ ᱫᱟᱨᱮ ᱥᱟᱠᱟᱢ ᱠᱷᱚᱱ ᱨᱟᱱ ᱫᱟᱨᱮ ᱨᱟᱱ ᱨᱮᱦᱮᱫ ᱨᱟᱱ ᱨᱟᱥᱟ ᱨᱟᱱ ᱚᱸᱰᱮ ᱠᱷᱚᱱᱟᱜ ᱤᱧ ᱟᱹᱜᱩ ᱠᱟᱣᱫᱟ ᱟᱹᱜᱩ ᱟᱠᱟᱫᱟ ᱥᱮ ᱩᱱᱤᱭ ᱮᱢ ᱠᱟᱣᱫᱤᱧᱟ ᱟᱨ ᱚᱱᱟ ᱫᱟᱨᱮ ᱨᱟᱱ ᱛᱮ ᱤᱧᱤᱧ ᱵᱮᱥ ᱟᱠᱟᱱᱟ ᱟᱨ ᱦᱚᱸᱜᱼᱚᱭ ᱢᱚᱡᱽ ᱜᱮ ᱢᱤᱱᱟᱹᱧᱟ ᱚᱱᱟᱛᱮ ᱰᱚᱵᱚᱜ ᱟᱭᱤᱧ ᱢᱟᱨᱟᱝ ᱵᱩᱨᱩ ᱡᱚᱦᱟᱨ ᱟᱭᱤᱧ ᱢᱟᱨᱟᱝ ᱵᱩᱨᱩ ᱱᱚᱣᱟ ᱢᱟᱹᱡᱷᱤ ᱛᱷᱟᱱ ᱨᱮ ᱚᱱᱠᱟᱜᱮ ᱤᱧᱮ ᱵᱟᱧᱪᱟᱣ ᱤᱫᱤᱭᱟᱹᱧ ᱠᱟᱱᱟ ᱚᱱᱟᱛᱮ ᱵᱟᱨ ᱵᱟᱨ ᱤᱧ ᱢᱟᱨᱟᱝ ᱵᱩᱨᱩᱧ ᱡᱚᱦᱟᱨᱟᱭᱟ ᱱᱮᱦᱚᱨᱟᱭᱟ ᱚᱱᱟᱛᱮ ᱡᱚᱦᱟᱨᱟᱭᱤᱧ ᱢᱟᱨᱟᱝ ᱵᱩᱨᱩ ᱱᱮᱦᱚᱨᱟᱭᱤᱧ ᱢᱟᱨᱟᱝ ᱵᱩᱨᱩ ᱥᱩᱥᱟᱹᱨᱟᱭᱤᱧ ᱢᱟᱨᱟᱝ ᱵᱩᱨᱩ ᱫᱩᱞᱟᱹᱲᱟᱭᱤᱧ ᱢᱟᱨᱟᱝ ᱵᱩᱨᱩ ᱡᱩᱜᱮ ᱡᱩᱜᱮ ᱦᱤᱨᱞᱟᱹ ᱢᱟᱨᱟᱝ ᱵᱩᱨᱩ ᱟᱨ ᱛᱮᱦᱮᱧ ᱟᱯᱮ ᱥᱟᱱᱟᱢ ᱠᱚᱜᱮ ᱯᱮ ᱵᱟᱰᱟᱭ ᱜᱮᱭᱟ ᱫᱤᱥᱚᱢ ᱨᱮᱱ ᱡᱚᱭᱱᱚ ᱥᱚᱢᱟᱡᱽ ᱨᱮᱱ ᱦᱚᱲ ᱱᱚᱣᱟ ᱤᱧᱟᱹᱜ ᱢᱟᱨᱟᱝ ᱵᱩᱨᱩ ᱠᱚ ᱫᱚᱠᱷᱚᱞ ᱨᱮᱱᱟᱜ ᱠᱚ ᱪᱮᱥᱴᱟᱭᱮᱫᱟ ᱚᱠᱟᱨᱮᱱ ᱚᱠᱚᱭ ᱠᱟᱱᱟ ᱠᱚ ᱵᱟᱝ ᱠᱟᱱᱟ ᱠᱚ ᱢᱤᱫ ᱢᱤᱫ ᱛᱮ ᱦᱮᱡ ᱠᱟᱛᱮ ᱟᱠᱚ ᱱᱚᱣᱟ ᱢᱟᱨᱟᱝ ᱵᱩᱨᱩ ᱨᱮᱱᱟᱜ ᱡᱟᱭᱜᱟ ᱠᱚ ᱦᱟᱢᱮᱴ ᱤᱫᱤᱭᱮᱫᱟ ᱛᱟᱦᱮᱸ ᱫᱟᱲᱮᱭᱟᱜ ᱜᱮᱭᱟ ᱚᱱᱟ ᱦᱚᱛᱮᱡ ᱛᱮ ᱪᱮᱫ ᱦᱚᱸ ᱵᱟᱹᱧ ᱞᱟᱹᱭ ᱟᱹᱜᱩ ᱟᱠᱟᱫᱟ ᱟᱨ ᱩᱱ ᱠᱷᱚᱱ ᱜᱮ ᱱᱩᱠᱩ ᱡᱚᱭᱱᱚ ᱨᱮᱱ ᱦᱚᱲ ᱟᱥᱛᱮ ᱟᱥᱛᱮ ᱛᱮ ᱢᱤᱫᱴᱟᱝ ᱢᱤᱫᱴᱟᱝ ᱛᱮ ᱢᱤᱫᱴᱟᱝ ᱢᱤᱫᱴᱟᱝ ᱛᱮ ᱦᱟᱱᱟ ᱱᱟᱣᱟ ᱠᱚ ᱵᱮᱱᱟᱣ ᱤᱫᱤᱭᱮᱫᱟ ᱟᱵᱤ ᱵᱷᱟᱵᱤ ᱵᱟᱝ ᱛᱟᱦᱮᱸ ᱠᱟᱱ ᱛᱤᱧᱟ ᱡᱮ ᱱᱚᱣᱟ ᱫᱚ ᱤᱧᱟᱹᱜ ᱠᱚ ᱫᱚᱠᱷᱚᱞ ᱛᱤᱧᱟ ᱢᱮᱱᱛᱮ ᱟᱨ ᱛᱮᱦᱮᱧᱤᱧ ᱧᱮᱞ ᱮᱫᱟ ᱠᱚ ᱫᱷᱚᱝᱥᱚᱭᱮᱫᱟ ᱮᱱᱠᱷᱟᱱ ᱱᱤᱛᱚᱜ ᱤᱧ ᱵᱩᱡᱷᱟᱹᱣᱮᱫᱼᱟ ᱢᱟᱨᱟᱝ ᱵᱩᱨᱩ ᱴᱷᱮᱱᱤᱧ ᱱᱮᱦᱚᱨᱚᱜ ᱠᱟᱱᱟ ᱡᱟᱛᱮ ᱤᱧ ᱥᱮ ᱤᱧᱟᱹᱜ ᱥᱚᱢᱟᱡᱽ ᱨᱮᱱ ᱦᱚᱲ ᱥᱟᱱᱟᱢ ᱠᱚᱜᱮ ᱫᱟᱲᱮᱭ ᱮᱢᱟ ᱠᱚᱢᱟ ᱟᱢ ᱫᱚᱞᱮ ᱵᱟᱧᱪᱟᱣ ᱥᱟᱹᱨᱤ ᱢᱮᱭᱟ ᱢᱮᱱᱛᱮ ᱪᱮᱫᱟᱜ ᱥᱮ ᱵᱟᱝᱢᱟ ᱩᱱᱠᱩ ᱡᱳᱭᱱᱚ ᱥᱚᱢᱟᱡᱽ ᱨᱮᱱ ᱦᱚᱲ ᱠᱚ ᱦᱮᱡ ᱞᱮᱱᱠᱷᱟᱱ ᱤᱧᱟᱹᱜ ᱡᱟᱦᱟᱸ ᱡᱩᱜᱽ ᱡᱟᱦᱮᱨ ᱛᱷᱟᱱ ᱢᱮᱱᱟᱜ ᱟᱱ ᱛᱤᱧᱟᱹ ᱚᱱᱟ ᱠᱚ ᱚᱪᱚᱜᱟ ᱟᱠᱚᱣᱟᱜ ᱢᱟᱨᱟᱝ ᱢᱟᱨᱟᱝ ᱫᱟᱞᱟᱱ ᱚᱲᱟᱜ ᱢᱮᱱᱟᱜᱼᱟ ᱫᱟᱨᱮ ᱠᱷᱚᱱ ᱦᱚᱲ ᱠᱚ ᱦᱤᱡᱩᱜᱼᱟ ᱵᱤᱨ ᱨᱮᱱᱟᱜ ᱫᱟᱨᱮ ᱠᱚ ᱜᱮᱫᱟ ᱱᱟᱹᱲᱤ ᱠᱚ ᱜᱮᱫᱟ ᱵᱤᱨ ᱵᱩᱨᱩ ᱠᱚ ᱩᱡᱟᱹᱲᱟ ᱵᱤᱨ ᱵᱩᱨᱩ ᱩᱡᱟᱹᱲᱚᱜᱼᱟ ᱵᱤᱨ ᱨᱮᱱᱟᱜ ᱢᱚᱦᱚᱛᱛᱚ ᱪᱟᱵᱟᱜᱼᱟ ᱟᱨ ᱚᱱᱠᱟ ᱠᱟᱛᱮ ᱜᱮ ᱤᱧᱟᱹᱜ ᱡᱮᱢᱚᱱ ᱡᱤᱭᱚᱱ ᱠᱷᱟᱸᱰᱟᱜ ᱠᱟᱱ ᱛᱤᱧ ᱛᱟᱦᱮᱸᱫ ᱚᱱᱠᱟ ᱠᱟᱛᱮ ᱡᱤᱭᱚᱱ ᱫᱚ ᱵᱟᱝ ᱠᱷᱟᱸᱰᱟᱜ ᱛᱤᱧᱟᱹ ᱢᱟᱨᱟᱝ ᱢᱟᱨᱟᱝ ᱦᱚᱲ ᱦᱮᱡ ᱠᱟᱛᱮ ᱤᱧᱟᱹᱜ ᱵᱩᱨᱩ ᱵᱚᱸᱜᱟ ᱵᱩᱨᱩ ᱥᱮ ᱢᱟᱨᱟᱝ ᱵᱩᱨᱩ ᱫᱷᱟᱨᱮ ᱫᱷᱟᱨᱮ ᱛᱮ ᱢᱟᱨᱟᱝ ᱫᱟᱞᱟᱱ ᱚᱲᱟᱜ ᱡᱩᱫᱤ ᱠᱚ ᱵᱮᱱᱟᱣᱟ ᱮᱱᱠᱷᱟᱱ ᱤᱧᱟᱹᱜ ᱠᱩᱴᱤᱨ ᱚᱲᱟᱜ ᱦᱟᱥᱟ ᱚᱲᱟᱜ ᱦᱚᱯᱚᱱ ᱚᱲᱟᱜ ᱫᱚ ᱩᱱᱠᱩ ᱚᱲᱟᱜ ᱠᱷᱚᱱᱟᱜ ᱫᱚ ᱫᱟᱯᱟᱞᱚᱜ ᱛᱤᱧᱟᱹ ᱟᱨ ᱚᱱᱠᱟ ᱠᱟᱛᱮᱫ ᱜᱮ ᱢᱟᱨᱟᱝ ᱢᱟᱨᱟᱝ ᱚᱲᱟᱜ ᱠᱚ ᱵᱮᱱᱟᱣ ᱞᱮᱠᱷᱟᱱ ᱤᱧ ᱫᱚ ᱛᱤᱥ ᱠᱚᱨᱮ ᱪᱚᱧ ᱟᱫ ᱪᱟᱵᱟᱜᱼᱟ ᱯᱟᱞᱮᱫ ᱟᱨ ᱚᱱᱟ ᱩᱭᱦᱟᱹᱨ ᱛᱮ ᱟᱯᱮ ᱥᱟᱱᱟᱢ ᱠᱚᱴᱷᱮᱱ ᱤᱧᱟᱹᱜ ᱟᱨᱫᱟᱥ ᱤᱧ ᱫᱚᱦᱚᱭᱮᱫᱼᱟ ᱡᱮ ᱢᱟ ᱤᱧᱟᱜ ᱠᱟᱛᱷᱟ ᱞᱮᱠᱟᱛᱮ ᱟᱯᱮ ᱢᱚᱱᱮ ᱨᱮ ᱵᱤᱪᱟᱹᱨ ᱛᱟᱵᱚᱱ ᱯᱮ ᱟᱨ ᱞᱟᱹᱭᱤᱧ ᱛᱟᱵᱚᱱ ᱯᱮ ᱡᱮ ᱢᱟᱨᱟᱝ ᱵᱩᱨᱩ ᱫᱚ ᱟᱵᱚᱱᱟᱜ ᱢᱟᱨᱟᱝ ᱵᱩᱨᱩ ᱫᱚ ᱟᱵᱚᱱᱤᱡ ᱠᱟᱱ ᱜᱮᱭᱟᱭ ᱟᱵᱚᱱ ᱟᱵᱚᱱ ᱨᱮᱜᱮ ᱵᱚᱱ ᱫᱚᱦᱚᱭᱮᱭᱟ ᱟᱨ ᱥᱟᱱᱟᱢ ᱠᱚᱜᱮ ᱵᱚᱱ ᱯᱟᱨᱛᱷᱚᱱᱟᱭ ᱢᱟ ᱟᱨ ᱥᱟᱱᱟᱢ ᱠᱚᱜᱮ ᱞᱟᱹᱲᱦᱟᱹᱭ ᱨᱮᱵᱚᱱ ᱟᱲᱜᱚᱜ ᱢᱟ ᱥᱮᱵᱚᱱ ᱯᱷᱮᱰᱚᱜ ᱢᱟ ᱡᱮ ᱵᱟᱝ ᱢᱟᱨᱟᱝ ᱵᱩᱨᱩ ᱫᱚ ᱟᱞᱮᱭᱟᱜ ᱟᱨ ᱢᱟᱨᱟᱝ ᱵᱩᱨᱩ ᱵᱚᱱ ᱵᱟᱧᱪᱟᱣᱮᱭᱟ ᱢᱮᱱᱛᱮ ᱥᱟᱱᱟᱢ ᱨᱮᱜᱮᱭ ᱵᱟᱧᱪᱟᱣ ᱟᱠᱟᱫ ᱵᱚᱱᱟ ᱢᱟᱨᱟᱝ ᱵᱩᱨᱩ ᱟᱨ ᱛᱮᱦᱮᱧ ᱪᱮᱫ ᱟᱵᱚ ᱢᱟᱨᱟᱝ ᱵᱩᱨᱩ ᱵᱟᱵᱚᱱ ᱵᱟᱧᱪᱟᱣ ᱫᱟᱲᱮᱭᱟᱭᱟ ᱛᱮᱦᱮᱧ ᱞᱟᱹᱭᱛᱮ ᱟᱹᱰᱤ ᱟᱹᱲᱤᱥᱤᱧ ᱵᱩᱡᱷᱟᱹᱣᱮᱫᱼᱟ ᱡᱮ ᱟᱵᱚᱱᱟᱜ ᱫᱷᱚᱨᱚᱢ ᱨᱮ ᱠᱚᱨᱚᱢ ᱨᱮ ᱥᱩᱠ ᱨᱮ ᱫᱩᱠ ᱨᱮ ᱥᱟᱱᱟᱢᱟᱜ ᱨᱮᱜᱮ ᱢᱟᱨᱟᱝ ᱵᱩᱨᱩ ᱛᱟᱦᱮᱸ ᱠᱟᱱᱟᱭ ᱟᱨ ᱪᱮᱫ ᱩᱱᱤ ᱢᱟᱨᱟᱝ ᱵᱩᱨᱩ ᱛᱮᱦᱮᱧ ᱟᱫᱚᱜᱼᱟ ᱵᱟᱝ ᱦᱩᱭ ᱫᱟᱲᱮᱭᱟᱜᱼᱟ ᱚᱱᱟᱛᱮ ᱫᱩᱱᱤᱭᱟᱹ ᱨᱮᱱ ᱥᱟᱱᱟᱢ ᱦᱚᱲ ᱠᱚᱴᱷᱮᱱ ᱤᱧ ᱱᱮᱦᱚᱨᱚᱜ ᱠᱟᱱᱟ ᱡᱮ ᱤᱧ ᱨᱮᱱ ᱢᱟᱨᱟᱝ ᱵᱩᱨᱩ ᱢᱟᱨᱟᱝ ᱵᱩᱨᱩ ᱫᱚ ᱥᱟᱱᱟᱢ ᱠᱚᱛᱮ ᱵᱟᱧᱪᱟᱣ ᱛᱟᱵᱚᱱ ᱯᱮ ᱟᱥᱚᱜ ᱤᱧ ᱢᱟᱨᱟᱝ ᱵᱩᱨᱩ ᱴᱷᱮᱱ ᱟᱵᱚ ᱫᱟᱲᱮ ᱵᱚᱱ ᱧᱟᱢᱟ ᱢᱮᱱᱛᱮ ᱢᱟ ᱛᱚᱵᱮ ᱥᱟᱱᱟᱢ ᱠᱚᱜᱮ ᱡᱚᱦᱟᱨ